ᱥᱟᱱᱟᱢ ᱠᱚ ᱡᱚᱦᱟᱨ ᱜᱮ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚ ᱥᱤᱞᱟᱹᱭ ᱠᱚᱫᱚᱞᱤᱧ ᱪᱟᱵᱟ ᱟᱠᱟᱜᱼᱟ ᱟᱨ ᱱᱟᱦᱟᱜ ᱱᱚᱣᱟ ᱱᱚᱛᱮ ᱨᱮᱯᱮ ᱧᱮᱞ ᱫᱟᱲᱮᱭᱟᱜ ᱠᱟᱱ ᱛᱟᱵᱚ ᱚᱱᱮ ᱩᱱᱟᱹᱜ ᱰᱷᱮᱨ ᱱᱟᱦᱟᱜ ᱢᱮᱱᱟᱜᱼᱟ ᱚᱱᱟ ᱫᱚ ᱡᱚᱛᱚᱞᱤᱧ ᱥᱤᱞᱟᱹᱭ ᱪᱟᱵᱟ ᱟᱠᱟᱜᱼᱟ ᱟᱫᱚ ᱱᱟᱜ ᱱᱚᱣᱟ ᱠᱚ ᱱᱤᱛᱚᱜ ᱫᱚ ᱱᱟᱜ ᱞᱤᱧ ᱵᱟᱹᱭᱥᱟᱹᱣ ᱨᱮᱰᱤ ᱠᱟᱜᱼᱟ ᱤᱫᱤ ᱵᱟᱠᱷᱨᱟ ᱛᱮ ᱟᱨ ᱱᱚᱝᱠᱟ ᱛᱮᱢᱟ ᱱᱟᱜ ᱵᱟᱭᱤᱠ ᱨᱮ ᱞᱟᱫᱮ ᱦᱚᱸ ᱛᱟᱵᱚᱱ ᱵᱟᱭ ᱜᱟᱱᱚᱜᱼᱟ ᱱᱚᱣᱟ ᱩᱱᱟᱹᱜ ᱰᱷᱮᱨᱟ ᱟᱫᱚ ᱚᱱᱟ ᱜᱮ ᱱᱟᱜ ᱱᱤᱛᱚᱜ ᱱᱟᱜ ᱚᱱᱟ ᱠᱚᱨᱮ ᱢᱟ ᱡᱚᱛᱚ ᱞᱤᱧ ᱚᱞ ᱠᱟᱜᱼᱟ ᱡᱚᱛᱚ ᱠᱷᱟᱱᱛᱟ ᱨᱮ ᱚᱞ ᱠᱟᱱᱟ ᱚᱠᱟ ᱨᱮᱱᱟᱜ ᱠᱟᱱᱟ ᱚᱠᱟ ᱨᱮᱱᱟᱜ ᱵᱟᱝ ᱚᱱᱟ ᱠᱚ ᱡᱚᱛᱚ ᱞᱤᱧ ᱚᱞ ᱠᱟᱜᱼᱟ ᱟᱫᱚ ᱚᱱᱟ ᱚᱞ ᱦᱤᱥᱟᱹᱵ ᱛᱮ ᱱᱟᱜ ᱱᱤᱛᱚᱜ ᱫᱚ ᱥᱤᱨᱤᱭᱟᱞ ᱱᱟᱜ ᱞᱤᱧ ᱵᱟᱹᱭᱥᱟᱹᱣᱟ ᱟᱨ ᱛᱟᱵᱚᱱ ᱢᱟᱱᱮ ᱟᱹᱰᱤ ᱰᱷᱮᱨ ᱩᱛᱟᱹᱨ ᱜᱮᱭᱟ ᱱᱚᱝᱠᱟ ᱛᱮᱢᱟ ᱱᱟᱜ ᱵᱟᱠᱷᱟᱱ ᱟᱯᱮ ᱦᱚᱸ ᱱᱟᱜ ᱯᱮ ᱢᱚᱱᱮᱭᱟ ᱚᱠᱟ ᱫᱚ ᱚᱠᱟ ᱨᱮᱱᱟᱜ ᱠᱟᱱᱛᱷᱟ ᱠᱟᱱᱟ ᱟᱯᱮ ᱦᱚᱸ ᱱᱟᱜ ᱵᱟᱠᱷᱟᱱ ᱵᱟᱯᱮ ᱴᱷᱤᱠᱟᱹ ᱫᱟᱲᱮᱭᱟᱜᱼᱟ ᱟᱨ ᱢᱮᱱ ᱟᱯᱮ ᱪᱤᱠᱟᱹ ᱛᱮ ᱵᱤᱱ ᱪᱤᱱᱦᱟᱹᱣᱮᱜᱼᱟ ᱟᱫᱚ ᱚᱱᱟ ᱦᱤᱥᱟᱹᱵ ᱛᱮ ᱛᱟᱵᱚᱱ ᱱᱟᱜ ᱱᱤᱛᱚᱜ ᱱᱚᱣᱟ ᱠᱚᱞᱤᱧ ᱵᱟᱹᱭᱥᱟᱹᱣ ᱠᱟᱜᱼᱟ ᱟᱨ ᱠᱷᱟᱛᱟ ᱨᱮᱦᱚᱸ ᱱᱟᱜ ᱞᱤᱧ ᱚᱞ ᱠᱟᱜᱼᱟ ᱢᱟ ᱚᱱᱛᱮ ᱟᱬᱜᱚᱭ ᱢᱮ ᱵᱟᱹᱭᱥᱟᱹᱣ ᱩᱛᱟᱹᱨ ᱦᱩᱭᱩᱜᱼᱟ ᱠᱚᱢ ᱠᱚᱢ ᱛᱮᱢ ᱟᱬᱜᱚ ᱠᱮᱭᱟ ᱦᱩᱱᱟᱹᱝ ᱧᱩᱨ ᱩᱛᱟᱹᱨᱮᱱ ᱫᱚ ᱫᱮ ᱚᱱᱟ ᱠᱚ ᱱᱚᱛᱮ ᱢᱮ ᱫᱮᱱ ᱦᱟᱛᱨᱮ ᱵᱟᱹᱭᱥᱟᱹᱣ ᱦᱩᱭᱩᱜᱼᱟ ᱱᱤᱛᱚᱜ ᱫᱚ ᱱᱟᱦᱟᱜ ᱱᱚᱜᱼᱚᱭ ᱠᱷᱟᱛᱟ ᱨᱮ ᱡᱟᱦᱟᱸ ᱞᱮᱠᱟ ᱥᱤᱨᱤᱭᱟᱞ ᱢᱮᱱᱟᱜ ᱛᱟᱵᱚᱣᱟ ᱟᱫᱚ ᱚᱱᱟ ᱦᱤᱥᱟᱹᱵ ᱛᱮ ᱱᱚᱝᱠᱟ ᱛᱮ ᱦᱟᱸᱜ ᱞᱤᱧ ᱚᱞᱟ ᱚᱞ ᱠᱟᱛᱮ ᱱᱟᱦᱟᱜ ᱟᱫᱚ ᱞᱤᱧ ᱚᱱᱟ ᱞᱩᱜᱽᱲᱤ ᱠᱚᱞᱤᱧ ᱧᱟᱢ ᱛᱮ ᱞᱤᱧ ᱵᱟᱹᱭᱥᱟᱹᱣᱟ ᱱᱟᱦᱟᱜ ᱵᱟᱠᱷᱟᱱ ᱱᱟᱦᱟᱜ ᱵᱟᱝ ᱴᱷᱤᱠᱟᱹᱜᱼᱟ ᱱᱚᱝᱠᱟ ᱢᱟ ᱚᱠᱟ ᱨᱮᱪᱚ ᱚᱠᱟ ᱨᱮ ᱚᱞ ᱟᱠᱟᱱᱟ

ᱱᱚᱜᱼᱚᱭ ᱱᱟᱦᱟᱜ ᱱᱤᱛᱚᱜ ᱫᱚᱞᱤᱧ ᱵᱟᱹᱭᱥᱟᱹᱣ ᱦᱩᱭ ᱠᱮᱫ ᱛᱟᱵᱚᱣᱟ ᱱᱚᱰᱮ ᱟᱨᱦᱚᱸ ᱱᱟᱦᱟᱜ ᱱᱟᱛᱮ ᱨᱮ ᱪᱟᱪᱲᱟ ᱪᱚᱴ ᱨᱮ ᱵᱟᱹᱭᱥᱟᱹᱣ ᱦᱩᱭᱩᱜᱼᱟ ᱱᱟᱦᱟᱜ ᱟᱨᱦᱚᱸ ᱵᱟᱹᱭᱥᱟᱹᱣ ᱵᱟᱹᱭᱥᱟᱹᱣ ᱛᱮᱜᱮ ᱟᱹᱭᱩᱵ ᱧᱩᱛ ᱩᱛᱟᱹᱨ ᱜᱚᱫ ᱮᱱᱟ ᱟᱫᱚ ᱱᱚᱜᱼᱚᱭ ᱱᱟᱦᱟᱜ ᱞᱟᱭᱤᱴ ᱞᱤᱧ ᱞᱟᱜᱟᱣ ᱟᱠᱟᱫ ᱛᱟᱵᱚᱣᱟ

ᱱᱤᱛᱚᱜ ᱩᱛᱟᱹᱨ ᱱᱟᱦᱟᱜ ᱞᱤᱧ ᱵᱟᱹᱭᱥᱟᱹᱣ ᱦᱩᱭᱮᱫ ᱛᱟᱵᱚᱣᱟ ᱱᱚᱜᱼᱚᱭ ᱵᱟᱹᱭᱥᱟᱹᱣ ᱵᱟᱹᱭᱥᱟᱹᱣ ᱛᱮ ᱧᱤᱫᱟᱹ ᱦᱚᱸ ᱧᱤᱫᱟᱹ ᱩᱛᱟᱹᱨ ᱮᱱᱟ ᱟᱫᱚ ᱱᱚᱜᱼᱚᱭ ᱱᱟᱦᱟᱜ ᱞᱟᱭᱤᱴ ᱠᱚ ᱞᱟᱜᱟᱣ ᱵᱟᱲᱟ ᱠᱟᱛᱮ ᱞᱤᱧ ᱵᱟᱹᱭᱥᱟᱹᱣ ᱠᱮᱫ ᱛᱟᱵᱚᱣᱟ ᱟᱨ ᱱᱚᱜᱼᱚᱭ ᱛᱮᱦᱮᱧ ᱢᱟᱯᱮ ᱧᱮᱞ ᱫᱟᱲᱮᱭᱟᱜ ᱠᱟᱱ ᱛᱟᱵᱚᱣᱟ ᱯᱩᱨᱟᱹ ᱱᱚᱜᱼᱚᱭ ᱟᱹᱰᱤ ᱰᱷᱮᱨ ᱜᱮᱭᱟ ᱟᱨ ᱢᱟᱲᱟᱝ ᱦᱟᱯᱛᱟ ᱠᱷᱚᱱ ᱦᱚᱸ ᱱᱤᱭᱟᱹ ᱦᱟᱯᱛᱟ ᱫᱚ ᱟᱹᱰᱤ ᱜᱮ ᱰᱷᱮᱨ ᱟᱠᱟᱱᱟ ᱟᱨ ᱛᱮᱦᱮᱧ ᱫᱚ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫ ᱠᱟᱜᱼᱟ ᱟᱨ ᱵᱷᱤᱰᱤᱭᱳ ᱛᱟᱵᱚ ᱞᱟᱭᱤᱠ ᱯᱮ ᱥᱮᱭᱟᱨ ᱯᱮ ᱠᱚᱢᱮᱱᱴ ᱯᱮ ᱟᱨ ᱪᱮᱱᱮᱞ ᱨᱮ ᱛᱟᱵᱚ ᱡᱟᱦᱟᱸᱭ ᱯᱮ ᱱᱟᱣᱟ ᱜᱮᱭᱟ ᱪᱮᱱᱮᱞ ᱛᱟᱵᱚ ᱥᱟᱵᱥᱠᱨᱟᱭᱤᱵ ᱯᱮ ᱟᱨᱦᱚᱸ ᱱᱚᱝᱠᱟ ᱜᱮ ᱱᱟᱣᱟ ᱱᱟᱣᱟ ᱵᱷᱤᱰᱤᱭᱳ ᱞᱤᱧ ᱟᱹᱜᱩᱭᱟ ᱟᱨᱦᱚᱸ ᱱᱚᱝᱠᱟ ᱜᱮᱵᱚᱱ ᱧᱮᱞᱟ ᱟᱨ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱟ ᱢᱩᱪᱟᱹᱫ ᱨᱮ ᱥᱟᱱᱟᱢ ᱠᱚ ᱜᱚᱰ ᱡᱚᱦᱟᱨ